ᱡᱚᱦᱟᱨ ᱜᱮ ᱥᱟᱱᱟᱢ ᱠᱚ ᱟᱨ ᱢᱤᱫᱴᱟᱝ ᱵᱷᱤᱰᱤᱭᱳ ᱛᱮ ᱟᱯᱮ ᱥᱟᱱᱟᱢ ᱠᱚ ᱥᱟᱹᱜᱩᱱ ᱫᱟᱨᱟᱢ ᱛᱚ ᱜᱟᱛᱮ ᱠᱚ ᱱᱤᱛᱚᱜ ᱴᱟᱭᱤᱢ ᱦᱩᱭᱩᱜ ᱠᱟᱱᱟ ᱛᱤᱱᱴᱟ ᱟᱫᱚ ᱱᱤᱛᱚᱜ ᱱᱟᱦᱟᱜ ᱢᱮᱱᱟᱜ ᱟᱠᱟᱫ ᱫᱤᱧᱟ ᱱᱚᱣᱟ ᱯᱟᱴᱱᱟ ᱥᱩᱨ ᱨᱮ ᱟᱨ ᱥᱮᱱ ᱦᱩᱭᱩᱜ ᱠᱟᱱᱟ ᱢᱤᱫ ᱥᱮᱫ ᱱᱟᱦᱟᱜ ᱟᱨ ᱚᱱᱟ ᱫᱚ ᱦᱩᱭᱩᱜ ᱠᱟᱱᱟ ᱫᱟᱹᱭ ᱛᱟᱠᱚ ᱚᱲᱟᱜ ᱱᱟᱦᱟᱜ ᱵᱷᱟᱹᱬᱡᱤ ᱜᱤᱫᱽᱨᱟᱹ ᱦᱟᱸᱜ ᱦᱚᱭᱚ ᱨᱩᱣᱟᱹᱲ ᱦᱩᱭᱩᱜ ᱠᱟᱱᱟ ᱟᱫᱚ ᱤᱧ ᱥᱟᱶᱛᱮ ᱟᱭᱳ ᱢᱮᱱᱟᱜ ᱟᱠᱟᱫᱮᱭᱟ ᱟᱨ ᱟᱫᱷᱟᱱ ᱠᱚᱫᱚ ᱵᱚᱞᱮᱨᱳ ᱛᱮᱠᱚ ᱪᱟᱞᱟᱣ ᱪᱟᱵᱟ ᱟᱠᱟᱱᱟ ᱟᱨ ᱠᱷᱟᱹᱞᱤ ᱟᱞᱮ ᱜᱮ ᱱᱟᱦᱟᱜ ᱞᱮ ᱛᱟᱭᱱᱚᱢ ᱧᱚᱜ ᱟᱠᱟᱱᱟ ᱟᱫᱚ ᱵᱟᱭᱤᱠ ᱛᱮ ᱟᱞᱮ ᱫᱚᱞᱮ ᱥᱮᱱᱚᱜ ᱠᱟᱱᱟ ᱟᱨ ᱟᱭᱳᱭ ᱦᱤᱡᱩᱜ ᱠᱟᱱᱟ ᱧᱮᱞ ᱫᱟᱲᱮᱭᱟᱭ ᱠᱟᱱ ᱜᱮᱭᱟ ᱯᱮ ᱟᱫᱚ ᱵᱟᱡᱟᱨ ᱨᱮ ᱠᱟᱹᱴᱤᱡ ᱠᱤᱨᱤᱧ ᱵᱟᱲᱟ ᱨᱮᱱᱟᱜ ᱛᱟᱦᱮᱸ ᱠᱟᱱ ᱛᱟᱦᱮᱸᱫ ᱟᱨ ᱠᱤᱨᱤᱧ ᱵᱟᱲᱟ ᱦᱩᱭᱱᱟ ᱟᱫᱚ ᱥᱮᱱᱚᱜ ᱠᱟᱱᱟᱞᱮ ᱱᱚᱛᱮ ᱨᱮ ᱟᱭᱳ ᱢᱮᱱᱟᱜ ᱠᱟᱫᱮᱭᱟ ᱧᱮᱞ ᱫᱟᱲᱮᱭᱟᱭ ᱠᱟᱱᱟ ᱯᱮ ᱟᱨ ᱫᱟᱜ ᱡᱟᱹᱯᱩᱫ ᱠᱚ ᱦᱟᱸᱜ ᱪᱮᱫ ᱞᱮᱠᱟ ᱦᱟᱸᱜ ᱯᱟᱜᱚ ᱠᱚᱢᱟ ᱟᱹᱰᱤ ᱠᱷᱟᱨᱟᱯ ᱪᱟᱵᱟ ᱠᱮᱫ ᱜᱮᱭᱟᱭ ᱦᱟᱸᱜ ᱨᱤᱢᱤᱞ ᱠᱟᱜ ᱟᱭ ᱛᱚ ᱫᱟᱜ ᱠᱚ ᱦᱟᱸᱜ ᱧᱟᱢ ᱞᱮᱭᱟ ᱪᱮ ᱚᱠᱟ ᱞᱮᱠᱟ ᱛᱚ ᱟᱹᱰᱤ ᱦᱚᱨᱚᱵᱚᱨᱚ ᱜᱮ ᱱᱟᱦᱟᱜ ᱞᱮ ᱥᱮᱱᱚᱜ ᱠᱟᱱᱟ ᱛᱚ ᱴᱷᱤᱠ ᱜᱮᱭᱟ ᱵᱷᱤᱰᱤᱭᱳ ᱠᱚᱱᱴᱤᱱᱤᱭᱩ ᱨᱮ ᱛᱟᱦᱮᱱ ᱛᱟᱵᱚᱱ ᱯᱮ ᱟᱨ ᱚᱠᱟ ᱱᱟᱦᱟᱜ ᱞᱮ ᱥᱮᱱᱚᱜ ᱠᱟᱱᱟ ᱚᱱᱟ ᱟᱹᱛᱩ ᱫᱚ ᱱᱟᱦᱟᱜ ᱦᱩᱭᱩᱜ ᱠᱟᱱᱟ ᱢᱚᱞᱤ ᱯᱚᱥᱤ ᱛᱚ ᱧᱮᱞ ᱜᱮ ᱢᱟᱲᱟᱝ ᱥᱮᱫ ᱵᱷᱤᱰᱤᱭᱳ ᱧᱮᱞ ᱟᱠᱟᱫ ᱛᱟᱦᱮᱸ ᱠᱚᱜ ᱯᱮ

ᱛᱚ ᱜᱟᱛᱮ ᱠᱚ ᱥᱮᱴᱮᱨ ᱦᱩᱭᱮᱱᱟ ᱟᱨ ᱥᱮᱴᱮᱨ ᱥᱟᱶᱛᱮ ᱠᱟᱹᱡ ᱫᱟᱜ ᱧᱚᱜ ᱠᱮᱜᱼᱟᱭ ᱟᱫᱚ ᱫᱚᱥ ᱯᱚᱱᱨᱚ ᱢᱤᱱᱤᱴ ᱦᱩᱱᱟᱹᱝ ᱞᱮ ᱞᱮᱴ ᱠᱮᱫ ᱠᱷᱟᱱ ᱯᱟᱞᱮ ᱟᱫᱷᱟ ᱦᱚᱨ ᱨᱮ ᱦᱩᱱᱟᱹᱝ ᱮ ᱧᱟᱢ ᱠᱮᱫ ᱞᱮᱜᱮ ᱪᱚ ᱦᱚᱭ ᱫᱟᱜ ᱟᱫᱚ ᱥᱮᱴᱮᱨ ᱥᱟᱶ ᱛᱮᱜᱮ ᱦᱚᱭ ᱫᱟᱜ ᱦᱮᱡ ᱮᱱᱟ ᱟᱨ ᱵᱮᱵᱷᱟᱨ ᱠᱚ ᱮᱢ ᱵᱟᱲᱟ ᱦᱩᱭᱱᱟ ᱟᱨ ᱱᱤᱛᱚᱜ ᱫᱚ ᱫᱟᱠᱟ ᱠᱚ ᱡᱚᱢ ᱵᱟᱲᱟ ᱦᱩᱭᱩᱜᱼᱟ ᱟᱨ ᱚᱱᱟ ᱯᱚᱨᱮ ᱱᱟᱦᱟᱜ ᱟᱠᱚᱨᱮᱱ ᱡᱟᱹᱛᱠᱤ ᱠᱚ ᱤᱱᱵᱷᱟᱭᱤᱴ ᱟᱠᱟᱫ ᱠᱚᱣᱟ ᱱᱟᱦᱟᱜ ᱯᱮᱲᱟ ᱠᱚ ᱱᱟᱦᱟᱜ ᱛᱟᱠᱚ ᱡᱟᱹᱛᱠᱤ ᱟᱹᱛᱩ ᱴᱚᱞᱟ ᱯᱟᱲᱟ ᱠᱚᱨᱮᱱ ᱱᱟᱦᱟᱜ ᱡᱚᱛᱚ ᱦᱟᱸᱜ ᱠᱚ ᱦᱤᱡᱩᱜᱼᱟ